ᱛᱮᱦᱮᱧ ᱫᱚ ᱯᱟᱵᱽᱫᱟ ᱦᱟᱹᱠᱩ ᱵᱚᱱ ᱤᱥᱤᱱ ᱠᱚᱣᱟ᱾ ᱵᱤᱞᱟᱹᱛᱤ ᱥᱟᱶ ᱡᱚᱡᱚ ᱡᱚᱡᱚ ᱵᱚᱱ ᱨᱟᱥᱮ ᱠᱚᱣᱟ᱾ ᱤᱝᱞᱤᱥ ᱛᱮ ᱱᱩᱠᱩ ᱫᱚᱠᱚ ᱢᱮᱛᱟ ᱠᱚᱣᱟ ᱵᱟᱴᱟᱨ ᱠᱮᱴ ᱯᱷᱤᱥ᱾ ᱯᱟᱵᱽᱫᱟ ᱦᱟᱹᱠᱩ ᱨᱮ ᱢᱮᱱᱟᱜᱼᱟ ᱯᱨᱚᱴᱤᱱ, ᱯᱷᱮᱴ, ᱚᱢᱮᱜᱟ ᱛᱷᱨᱤ ᱯᱷᱮᱴᱤ ᱮᱥᱤᱰ, ᱠᱮᱞᱥᱤᱭᱟᱢ, ᱯᱷᱚᱥᱯᱷᱚᱨᱟᱥ, ᱟᱭᱨᱚᱱ, ᱵᱷᱤᱴᱟᱢᱤᱱ ᱰᱤ ᱟᱨ ᱵᱤ ᱴᱩᱭᱮᱞᱵᱷ᱾ ᱳᱢᱮᱜᱟ ᱛᱷᱨᱤ ᱟᱨ ᱞᱳ ᱯᱷᱮᱴ ᱦᱚᱛᱮᱡ ᱛᱮ ᱦᱟᱨᱴ ᱦᱮᱞᱛᱷ ᱵᱷᱟᱹᱞᱤ ᱛᱟᱦᱮᱸᱱᱟ᱾ ᱠᱮᱞᱥᱤᱭᱟᱢ ᱟᱨ ᱯᱷᱚᱥᱯᱷᱚᱨᱟᱥ ᱦᱚᱛᱮᱡ ᱛᱮ ᱟᱵᱚᱣᱟᱜ ᱡᱟᱝ ᱥᱴᱨᱚᱝ ᱮ ᱫᱚᱦᱚᱭᱟ᱾ ᱜᱤᱫᱽᱨᱟᱹ ᱟᱨ ᱦᱟᱲᱟᱢ ᱵᱩᱲᱦᱤ ᱠᱚ ᱥᱟᱱᱟᱢ ᱠᱚᱜᱮ ᱞᱚᱜᱚᱱ ᱵᱚᱱ ᱦᱚᱡᱚᱢ ᱫᱟᱲᱮᱭᱟᱜᱼᱟ᱾ ᱞᱳ ᱠᱮᱞᱳᱨᱤ ᱟᱨ ᱞᱳ ᱯᱷᱮᱴ ᱦᱚᱛᱮᱡ ᱛᱮ ᱳᱭᱮᱴ ᱦᱚᱸ ᱵᱮᱞᱮᱱᱥ ᱛᱟᱦᱮᱸᱱᱟ᱾ ᱟᱹᱰᱤ ᱦᱮᱞᱫᱤ ᱜᱮᱭᱟ᱾ ᱢᱟ ᱛᱚᱵᱮ ᱟᱨ ᱢᱤᱫᱴᱟᱝ ᱱᱟᱣᱟ ᱵᱷᱤᱰᱤᱭᱳ ᱨᱮ ᱥᱟᱱᱟᱢ ᱠᱚᱜᱮ ᱥᱟᱹᱜᱩᱱ ᱫᱟᱨᱟᱢ ᱤᱧᱟᱹᱜ ᱭᱩᱴᱭᱩᱵᱽ ᱪᱮᱱᱮᱞ ᱨᱮ᱾ ᱵᱟᱡᱟᱨ ᱠᱷᱚᱱ ᱯᱟᱵᱽᱫᱟ ᱦᱟᱹᱠᱩ ᱵᱚᱱ ᱟᱹᱜᱩ ᱠᱮᱫ ᱠᱚᱣᱟ ᱪᱷᱚ ᱴᱤ᱾ ᱱᱩᱠᱩ ᱫᱚ ᱨᱤᱫ ᱫᱷᱤᱨᱤ ᱨᱮᱵᱚᱱ ᱫᱚᱦᱚ ᱠᱮᱫ ᱠᱚᱣᱟ ᱟᱨ ᱫᱟᱜ ᱵᱚᱱ ᱫᱩᱞ ᱟᱫ ᱠᱚᱣᱟ᱾ ᱯᱟᱵᱽᱫᱟ ᱦᱟᱹᱠᱩ ᱫᱚ ᱫᱚᱢᱮ ᱠᱚ ᱮᱛᱟᱝ ᱜᱮᱭᱟ ᱛᱚᱵᱩᱣᱳ ᱞᱮᱸᱡᱮᱨ ᱵᱷᱟᱵᱽ ᱠᱚ ᱪᱟᱵᱟᱜ ᱦᱚᱛᱮᱡ ᱛᱮ ᱱᱟᱥᱮ ᱱᱟᱥᱮ ᱫᱷᱤᱨᱤ ᱨᱮᱧ ᱜᱟᱥᱟᱣ ᱠᱮᱫ ᱠᱚᱣᱟ᱾ ᱜᱟᱥᱟᱣ ᱜᱟᱥᱟᱣ ᱛᱮ ᱢᱤᱫᱴᱟᱹᱝ ᱦᱟᱹᱠᱩᱣᱟᱜ ᱦᱟᱨᱛᱟ ᱫᱚᱧ ᱯᱩᱴᱩᱨ ᱪᱷᱟᱞ ᱠᱮᱫᱟ᱾ ᱩᱱᱟᱹᱜ ᱠᱚ ᱮᱛᱟᱝ ᱜᱮᱭᱟ ᱱᱟᱥᱮᱱᱟᱜ ᱡᱚᱴᱮᱫ ᱛᱮᱦᱚᱸ ᱠᱚ ᱪᱷᱟᱞᱚᱜ ᱠᱟᱱᱟ᱾ ᱟᱫᱚ ᱵᱟᱹᱧ ᱜᱟᱥᱟᱣ ᱞᱮᱫ ᱠᱚᱣᱟ, ᱫᱟᱜ ᱫᱩᱞ ᱵᱟᱲᱟ ᱠᱟᱛᱮ ᱜᱮ ᱛᱤ ᱛᱮᱜᱮ ᱱᱟᱥᱮ ᱱᱟᱥᱮᱧ ᱤᱥᱠᱤᱨ ᱠᱮᱫ ᱠᱚᱣᱟ᱾ ᱩᱱᱟᱹᱜ ᱞᱮᱸᱡᱮᱨ ᱫᱚ ᱵᱟᱹᱱᱩᱜ ᱛᱟᱠᱚᱣᱟ᱾ ᱥᱟᱯᱷᱟ ᱧᱚᱜ ᱜᱮᱠᱚ ᱟᱹᱭᱠᱟᱹᱜ ᱠᱟᱱᱟ᱾ ᱥᱟᱯᱷᱟ ᱠᱚ ᱟᱹᱭᱠᱟᱹᱜ ᱠᱟᱱ ᱨᱮᱦᱚᱸ ᱢᱚᱡᱽ ᱚᱠᱚᱡ ᱛᱮ ᱫᱟᱜ ᱨᱮ ᱡᱚᱵᱮ ᱠᱟᱛᱮ ᱜᱮ ᱟᱹᱨᱩᱵ ᱦᱩᱭ ᱮᱱᱟ᱾ ᱟᱨ ᱚᱣᱟᱨ ᱦᱩᱭ ᱮᱱᱟ ᱟᱨ ᱢᱤᱫᱴᱟᱹᱝ ᱥᱟᱯᱷᱟ ᱵᱟᱹᱴᱤ ᱨᱮ᱾ ᱟᱨ ᱢᱤᱫ ᱫᱷᱟᱣ ᱚᱱᱠᱟ ᱜᱮ ᱢᱚᱡᱽ ᱚᱠᱚᱡ ᱛᱮ ᱫᱟᱜ ᱨᱮ ᱡᱚᱵᱮ ᱠᱟᱛᱮ ᱟᱹᱨᱩᱵ ᱦᱩᱭ ᱮᱱᱟ ᱟᱨ ᱚᱣᱟᱨ ᱦᱩᱭ ᱮᱱᱟ ᱟᱨ ᱢᱤᱫᱴᱟᱹᱝ ᱵᱟᱹᱴᱤ ᱨᱮ᱾ ᱱᱤᱛᱚᱜ ᱫᱚ ᱚᱲᱟᱜ ᱥᱮᱫ ᱵᱚᱱ ᱟᱫᱮᱨ ᱠᱮᱫ ᱠᱚᱣᱟ ᱟᱨ ᱵᱚᱱ ᱢᱮᱨᱤᱱᱮᱴ ᱠᱚᱣᱟ ᱫᱚᱥ ᱢᱤᱱᱤᱴ ᱞᱟᱹᱜᱤᱫ᱾ ᱢᱮᱨᱤᱱᱮᱴ ᱞᱟᱹᱜᱤᱫ ᱵᱚᱱ ᱮᱢᱟᱜ ᱠᱚᱣᱟ ᱛᱷᱚᱲᱟ ᱜᱟᱱ ᱵᱩᱞᱩᱝ ᱟᱨ ᱛᱷᱚᱲᱟ ᱜᱟᱱ ᱥᱟᱥᱟᱝ ᱵᱚᱱ ᱠᱚᱴᱟᱣᱟᱫ ᱠᱚᱣᱟ ᱟᱨ ᱛᱷᱚᱲᱟ ᱜᱟᱱ ᱛᱩᱲᱤ ᱥᱩᱱᱩᱢ ᱵᱚᱱ ᱫᱩᱞᱟᱫ ᱠᱚᱣᱟ ᱱᱚᱣᱟ ᱛᱮᱜᱮ ᱡᱚᱛᱷᱮᱥᱴᱚ᱾ ᱵᱩᱞᱩᱝ, ᱥᱟᱥᱟᱝ ᱟᱨ ᱛᱩᱲᱤ ᱥᱩᱱᱩᱢ ᱫᱚ ᱢᱚᱡᱽ ᱚᱠᱚᱡ ᱛᱮ ᱦᱟᱹᱠᱩ ᱥᱟᱶ ᱵᱚᱱ ᱢᱮᱥᱟᱭᱟ᱾ ᱚᱠᱟ ᱴᱷᱮᱫ ᱦᱚᱸ ᱡᱮᱱᱚ ᱵᱟᱫᱽ ᱵᱟᱭ ᱛᱟᱦᱮᱱ ᱢᱟ᱾ ᱦᱟᱹᱠᱩ ᱫᱚ ᱢᱤᱫ ᱜᱷᱟᱹᱲᱤᱠ ᱵᱚᱱ ᱥᱟᱦᱟ ᱦᱟᱛᱟᱲ ᱠᱟᱠᱚᱣᱟ᱾ ᱠᱚᱨᱦᱟᱭ ᱫᱚ ᱜᱮᱥ ᱨᱮᱵᱚᱱ ᱫᱷᱤᱯᱟᱹᱣ ᱚᱪᱚ ᱠᱮᱫᱟ᱾ ᱱᱚᱜᱼᱚᱭ ᱠᱷᱩᱱᱛᱤᱧ ᱫᱚᱦᱚ ᱟᱠᱟᱫ ᱚᱱᱟ ᱫᱚ ᱚᱫᱟ ᱜᱮ ᱛᱟᱦᱮᱸ ᱠᱟᱱᱟ᱾ ᱚᱱᱟᱛᱮ ᱫᱷᱤᱯᱟᱹᱣ ᱠᱚᱨᱦᱟᱭ ᱨᱮᱧ ᱨᱚᱦᱚᱲ ᱚᱪᱚ ᱠᱮᱫᱟ᱾ ᱠᱷᱩᱱᱛᱤ ᱫᱚ ᱨᱚᱦᱚᱲ ᱮᱱᱟ᱾ ᱤᱱᱟᱹ ᱛᱟᱭᱚᱢ ᱠᱚᱨᱦᱟᱭ ᱨᱮ ᱛᱩᱲᱤ ᱥᱩᱱᱩᱢ ᱤᱧ ᱫᱩᱞ ᱠᱮᱫᱟ᱾ ᱥᱩᱱᱩᱢ ᱵᱚᱱ ᱞᱚᱞᱚ ᱚᱪᱚᱭᱟ᱾ ᱦᱟᱹᱠᱩ ᱠᱷᱟᱸᱡᱚ ᱞᱟᱦᱟ ᱨᱮ ᱥᱩᱱᱩᱢ ᱫᱚ ᱠᱷᱩᱱᱛᱤ ᱛᱮ ᱢᱚᱡᱽ ᱚᱠᱚᱡ ᱛᱮᱵᱚᱱ ᱯᱟᱥᱱᱟᱣ ᱠᱟᱜᱼᱟ᱾ ᱯᱟᱥᱱᱟᱣ ᱦᱚᱛᱮᱡ ᱛᱮᱜᱮ ᱠᱷᱩᱱᱛᱤ ᱫᱚᱧ ᱨᱚᱦᱚᱲ ᱚᱪᱚ ᱞᱮᱫᱟ᱾ ᱯᱟᱥᱱᱟᱣ ᱥᱟᱹᱛ ᱮᱱᱟ ᱥᱩᱱᱩᱢ ᱫᱚ᱾ ᱥᱩᱱᱩᱢ ᱦᱚᱸ ᱞᱚᱞᱚᱭᱮᱱᱟ᱾ ᱱᱤᱛᱚᱜ ᱫᱚ ᱦᱟᱹᱠᱩ ᱵᱚᱱ ᱠᱷᱟᱸᱡᱚ ᱠᱚᱣᱟ᱾ ᱢᱤᱫᱴᱟᱝ ᱦᱟᱹᱠᱩ ᱜᱮᱧ ᱠᱷᱟᱸᱡᱚ ᱫᱟᱲᱮᱭᱟᱫᱮᱭᱟ᱾ ᱡᱟ ᱯᱷᱟᱰ ᱯᱷᱟᱰ ᱥᱩᱱᱩᱢ ᱯᱟᱹᱥᱤᱨᱚᱜ ᱠᱟᱱᱟ ᱵᱚᱛᱚᱨ ᱛᱮ ᱢᱤᱫᱴᱟᱝ ᱦᱟᱹᱠᱩ ᱜᱮᱧ ᱵᱷᱟᱡᱟ ᱞᱟᱦᱟ ᱠᱮᱫᱮᱭᱟ᱾ ᱱᱩᱭ ᱦᱟᱹᱠᱩ ᱫᱚ ᱵᱷᱟᱡᱟ ᱥᱟᱹᱛ ᱮᱱᱟ᱾ ᱵᱷᱟᱡᱟ ᱠᱟᱛᱮ ᱱᱩᱭ ᱫᱚᱵᱚᱱ ᱚᱣᱟᱨ ᱠᱟᱭᱟ᱾ ᱤᱱᱟᱹ ᱛᱟᱭᱚᱢ ᱵᱟᱹᱠᱤ ᱦᱟᱹᱠᱩ ᱠᱚᱦᱚᱸ ᱵᱚᱱ ᱠᱷᱟᱸᱡᱚ ᱠᱚᱣᱟ᱾ ᱱᱩᱠᱩ ᱦᱟᱹᱠᱩ ᱠᱷᱟᱸᱡᱚ ᱥᱚᱢᱚᱭ ᱟᱹᱰᱤ ᱥᱟᱵᱫᱷᱟᱱ ᱛᱮ ᱛᱟᱦᱮᱸ ᱦᱩᱭᱩᱜᱼᱟ᱾ ᱫᱚᱢᱮ ᱥᱩᱱᱩᱢ ᱯᱟᱹᱥᱤᱨᱚᱜᱼᱟ᱾ ᱢᱚᱡᱽ ᱚᱠᱚᱡ ᱛᱮ ᱯᱟᱞᱴᱟᱣ ᱠᱚ ᱦᱩᱭᱩᱜᱼᱟ᱾ ᱪᱟᱢᱲᱟ ᱫᱚᱢᱮ ᱮᱛᱟᱝ ᱜᱮᱛᱟ ᱠᱚᱣᱟ᱾ ᱢᱤᱫ ᱱᱟᱠᱷᱟ ᱢᱚᱡᱽ ᱚᱠᱚᱡ ᱛᱮ ᱵᱷᱟᱡᱟ ᱧᱚᱜ ᱠᱟᱛᱮ ᱛᱚᱵᱮ ᱦᱟᱱᱟᱥᱟ ᱵᱚᱱ ᱯᱟᱞᱴᱟᱣ ᱠᱚᱣᱟ᱾ ᱱᱚᱜᱼᱚᱭ ᱱᱩᱠᱩ ᱦᱟᱹᱠᱩᱧ ᱯᱟᱞᱴᱟᱣ ᱞᱟᱹᱜᱤᱫᱚᱜ ᱠᱟᱱᱟ᱾ ᱠᱤᱱᱛᱩ ᱵᱟᱠᱚ ᱯᱟᱞᱴᱟᱜ ᱠᱟᱱᱟ᱾ ᱞᱟᱛᱟᱨ ᱨᱮᱠᱚ ᱞᱟᱴᱷᱮᱜ ᱠᱟᱱᱟ᱾ ᱢᱚᱡᱽ ᱛᱮᱠᱚ ᱵᱷᱟᱡᱟ ᱚᱪᱚᱣᱟ᱾ ᱢᱤᱫ ᱜᱷᱟᱹᱲᱤᱡ ᱥᱚᱢᱚᱭ ᱯᱚᱨᱮ ᱦᱟᱹᱠᱩ ᱫᱚᱠᱚ ᱵᱷᱟᱡᱟ ᱦᱩᱭ ᱮᱱᱟ᱾ ᱠᱚᱨᱦᱟᱭ ᱠᱷᱚᱱ ᱡᱚᱛᱚ ᱦᱟᱹᱠᱩ ᱵᱚᱱ ᱚᱣᱟᱨ ᱠᱚᱣᱟ᱾ ᱯᱟᱵᱽᱫᱟ ᱦᱟᱹᱠᱩ ᱫᱚ ᱡᱚᱛᱚᱧ ᱵᱷᱟᱡᱟ ᱥᱟᱹᱛ ᱠᱮᱫ ᱠᱚᱣᱟ᱾ ᱵᱷᱟᱡᱟ ᱠᱟᱛᱮ ᱱᱚᱝᱠᱟ ᱠᱚ ᱧᱮᱞᱚᱜ ᱠᱟᱱᱟ᱾ ᱚᱱᱟ ᱛᱮᱜᱮ ᱱᱩᱠᱩ ᱫᱚ ᱠᱮᱴᱯᱷᱤᱥ ᱠᱚ ᱢᱮᱛᱟ ᱠᱚᱣᱟ᱾ ᱯᱮᱭᱟ ᱵᱤᱞᱟᱹᱛᱤ ᱵᱚᱱ ᱦᱟᱛᱟᱣ ᱠᱮᱫᱟ, ᱥᱟᱛᱴᱤ ᱨᱚᱥᱩᱱ, ᱟᱫᱟ ᱢᱤᱫ ᱤᱧᱪᱤ, ᱛᱷᱚᱲᱟ ᱜᱟᱱ ᱛᱩᱲᱤ ᱟᱨ ᱵᱟᱨᱭᱟ ᱵᱮᱨᱮᱞ ᱢᱟᱹᱨᱤᱪ᱾ ᱱᱚᱣᱟ ᱠᱚᱫᱚ ᱡᱚᱛᱚ ᱜᱨᱟᱭᱤᱱᱰᱟᱨ ᱡᱟᱨ ᱨᱮ ᱵᱚᱱ ᱥᱟᱸᱵᱟᱣᱟ ᱟᱨ ᱵᱚᱱ ᱯᱮᱥᱴᱼᱟ᱾ ᱥᱟᱨᱮᱡ ᱟᱠᱟᱱ ᱞᱚᱞᱚ ᱥᱩᱱᱩᱢ ᱨᱮ ᱯᱟᱸᱪ ᱯᱷᱚᱲᱚᱱ ᱵᱚᱱ ᱮᱢᱟᱜᱼᱟ ᱟᱨ ᱨᱚᱦᱚᱲ ᱢᱟᱹᱨᱤᱪ ᱵᱚᱱ ᱮᱢᱟᱜᱼᱟ᱾ ᱤᱱᱟᱹ ᱛᱟᱭᱚᱢ ᱜᱨᱟᱭᱤᱱᱰᱟᱨ ᱛᱮ ᱡᱟᱦᱟᱸ ᱵᱚᱱ ᱯᱮᱥᱴ ᱠᱮᱫᱟ ᱚᱱᱟ ᱵᱚᱱ ᱠᱷᱟᱸᱡᱚᱭᱟ᱾ ᱚᱱᱟ ᱯᱮᱥᱴ ᱠᱷᱟᱸᱡᱚ ᱵᱟᱲᱟ ᱠᱟᱛᱮ ᱜᱮ ᱢᱤᱫ ᱜᱷᱟᱹᱲᱤᱡ ᱵᱚᱱ ᱜᱷᱟᱱᱴᱟ ᱵᱟᱲᱟ ᱧᱚᱜᱟ᱾ ᱯᱮᱥᱴ ᱫᱚ ᱢᱤᱫ ᱜᱷᱟᱹᱲᱤᱡ ᱜᱷᱟᱱᱴᱟ ᱵᱟᱲᱟ ᱠᱟᱛᱮ ᱜᱮ ᱟᱫᱟᱜ ᱞᱮᱠᱟ ᱵᱩᱞᱩᱝ ᱵᱚᱱ ᱮᱢᱟᱜᱼᱟ᱾ ᱤᱱᱟᱹ ᱛᱟᱭᱚᱢ ᱟᱫᱟᱜ ᱞᱮᱠᱟ ᱥᱟᱥᱟᱝ ᱜᱩᱸᱰᱟᱹ ᱦᱚᱸ ᱵᱚᱱ ᱮᱢᱟᱜᱼᱟ᱾ ᱤᱱᱟᱹ ᱛᱟᱭᱚᱢ ᱫᱷᱚᱱᱮ ᱜᱩᱸᱰᱟᱹ ᱵᱚᱱ ᱮᱢᱟᱜᱼᱟ ᱟᱨ ᱡᱤᱨᱟᱹ ᱜᱩᱸᱰᱟᱹ ᱦᱚᱸ ᱵᱚᱱ ᱮᱢ ᱩᱛᱟᱹᱨᱚᱜᱼᱟ᱾ ᱢᱩᱪᱟᱹᱫ ᱨᱮ ᱠᱟᱥᱢᱤᱨᱤ ᱞᱟᱞ ᱞᱚᱝᱠᱟ ᱜᱩᱸᱰᱟᱹ ᱦᱚᱸ ᱵᱚᱱ ᱮᱢ ᱩᱛᱟᱹᱨᱚᱜᱼᱟ᱾ ᱵᱩᱞᱩᱝ, ᱥᱟᱥᱟᱝ, ᱫᱷᱚᱱᱮ ᱡᱤᱨᱟᱹ, ᱠᱟᱥᱢᱤᱨᱤ ᱞᱟᱞ ᱞᱚᱝᱠᱟ ᱜᱩᱸᱰᱟᱹ ᱵᱚᱱ ᱢᱮᱥᱟ ᱧᱚᱜᱟ᱾ ᱱᱤᱛᱚᱜ ᱫᱚ ᱡᱚᱛᱚ ᱢᱚᱥᱞᱟ ᱜᱩᱸᱰᱟᱹ ᱠᱚ ᱫᱚ ᱢᱚᱡᱽ ᱚᱠᱚᱡ ᱛᱮ ᱠᱷᱩᱱᱛᱤ ᱛᱮ ᱵᱚᱱ ᱠᱚᱥᱟᱣ ᱧᱚᱜᱟ᱾ ᱢᱚᱥᱞᱟ ᱨᱮᱱᱟᱜ ᱥᱟᱭᱤᱰ ᱥᱟᱭᱤᱰ ᱛᱮ ᱡᱚᱠᱷᱚᱱ ᱥᱩᱱᱩᱢ ᱧᱮᱞ ᱧᱟᱢᱚᱜᱼᱟ ᱛᱚᱠᱷᱚᱱ ᱜᱮ ᱵᱩᱡᱽ ᱦᱩᱭᱩᱜᱼᱟ ᱡᱮ ᱢᱚᱥᱞᱟ ᱠᱚᱥᱟᱣ ᱫᱚ ᱦᱩᱭ ᱧᱚᱜ ᱟᱠᱟᱱᱟ᱾ ᱠᱟᱞᱟᱨ ᱦᱚᱸ ᱢᱚᱡᱽ ᱜᱮ ᱦᱮᱡ ᱟᱠᱟᱱᱟ᱾ ᱢᱚᱥᱞᱟ ᱠᱚᱥᱟᱣ ᱦᱩᱭ ᱟᱠᱟᱱ ᱥᱮ ᱯᱚᱨᱤᱢᱟᱱ ᱢᱚᱛᱚ ᱫᱟᱜ ᱵᱚᱱ ᱫᱩᱞᱟᱜᱼᱟ ᱟᱨ ᱱᱟᱥᱮᱱᱟᱜ ᱵᱚᱱ ᱦᱮᱰᱮᱡ ᱚᱪᱚᱭᱟ᱾ ᱦᱮᱰᱮᱡ ᱞᱮᱱ ᱠᱷᱟᱱ ᱜᱮ ᱵᱷᱟᱡᱟᱣ ᱟᱠᱟᱱ ᱡᱚᱛᱚ ᱦᱟᱹᱠᱩ ᱵᱚᱱ ᱠᱷᱟᱸᱡᱚ ᱠᱚᱣᱟ᱾ ᱵᱷᱟᱡᱟ ᱦᱟᱹᱠᱩ ᱠᱷᱟᱸᱡᱚ ᱠᱟᱛᱮ ᱢᱤᱫ ᱜᱷᱟᱹᱲᱤᱡ ᱵᱚᱱ ᱦᱮᱰᱮᱡ ᱚᱪᱚᱣᱟᱜᱼᱟ᱾ ᱯᱟᱵᱽᱫᱟ ᱵᱤᱞᱟᱹᱛᱤ ᱨᱟᱥᱮ ᱫᱚ ᱵᱷᱩᱞᱠᱟᱹᱣ ᱮᱱᱟ ᱟᱨ ᱩᱛᱩ ᱦᱚᱸ ᱦᱩᱭ ᱦᱮᱡ ᱟᱠᱟᱱᱟ᱾ ᱥᱟᱯᱷᱟ ᱧᱚᱜ ᱵᱟᱹᱴᱤ ᱨᱮ ᱩᱛᱩ ᱫᱚᱵᱚᱱ ᱤᱪᱟᱹᱲ ᱠᱟᱜᱼᱟ᱾ ᱤᱪᱟᱹᱲ ᱥᱚᱢᱚᱭ ᱱᱩᱠᱩ ᱦᱟᱹᱠᱩ ᱩᱛᱩᱣᱟᱜ ᱥᱮᱱᱴ ᱫᱚ ᱟᱹᱰᱤ ᱢᱚᱡᱽ ᱜᱮ ᱥᱚ ᱠᱟᱱᱟ᱾ ᱱᱤᱛᱚᱜ ᱫᱚ ᱟᱨ ᱢᱤᱫᱴᱟᱝ ᱵᱟᱹᱴᱤ ᱨᱮ ᱢᱤᱫᱴᱟᱝ ᱢᱤᱫᱴᱟᱝ ᱠᱟᱛᱮ ᱦᱟᱹᱠᱩ ᱫᱚ ᱥᱟᱵᱽᱫᱷᱟᱱ ᱛᱮᱵᱚᱱ ᱤᱪᱟᱹᱲ ᱠᱟᱠᱚ ᱠᱟᱱᱟ᱾ ᱱᱩᱠᱩ ᱦᱟᱹᱠᱩ ᱫᱚ ᱟᱹᱰᱤ ᱠᱚ ᱱᱚᱨᱚᱢ ᱧᱚᱜ ᱜᱮᱭᱟ, ᱵᱮᱥᱤ ᱜᱷᱟᱱᱴᱟ ᱵᱟᱭ ᱜᱟᱱᱚᱜᱼᱟ᱾ ᱱᱚᱣᱟ ᱦᱟᱹᱠᱩ ᱫᱚ ᱡᱮᱢᱚᱱ ᱠᱟᱞᱟᱨ ᱦᱮᱡ ᱟᱠᱟᱱᱟ ᱛᱮᱢᱱᱤ ᱥᱚ ᱠᱟᱱᱟ ᱥᱤᱵᱤᱞ ᱥᱤᱵᱤᱞ ᱟᱨ ᱡᱚᱢ ᱛᱮᱦᱚᱸ ᱩᱱᱟᱹᱜ ᱢᱚᱡᱽ ᱜᱮ ᱟᱹᱭᱠᱟᱹᱜᱼᱟ᱾ ᱡᱚᱛᱚ ᱦᱟᱹᱠᱩ ᱵᱚᱱ ᱤᱪᱟᱹᱲ ᱥᱟᱹᱛ ᱠᱮᱫ ᱠᱚᱣᱟ ᱟᱨ ᱪᱮᱛᱟᱱ ᱠᱷᱚᱱ ᱨᱟᱥᱮ ᱵᱚᱱ ᱫᱩᱞᱟᱜ ᱠᱟᱱᱟ᱾ ᱦᱟᱹᱠᱩ ᱫᱚ ᱥᱟᱨᱵᱷᱤᱝ ᱵᱳᱞ ᱨᱮᱵᱚᱱ ᱤᱪᱟᱹᱲ ᱥᱟᱹᱛ ᱠᱮᱫ ᱠᱚᱣᱟ᱾ ᱟᱨ ᱪᱮᱛᱟᱱ ᱠᱷᱚᱱ ᱫᱷᱚᱱᱮ ᱯᱟᱛᱟ ᱮᱢ ᱠᱟᱛᱮ ᱵᱚᱱ ᱜᱟᱨᱱᱤᱥᱤᱝᱼᱟ᱾ ᱧᱮᱞ ᱛᱮ ᱢᱚᱡᱽ ᱧᱮᱞᱚᱜᱼᱟ ᱟᱨ ᱡᱚᱢ ᱥᱚᱢᱚᱭ ᱦᱚᱸ ᱟᱹᱰᱤ ᱴᱮᱥᱴᱤ ᱟᱹᱭᱠᱟᱹᱜᱼᱟ᱾ ᱫᱷᱚᱱᱮ ᱯᱟᱛᱟ ᱫᱚ ᱞᱟᱡ ᱯᱚᱠᱠᱷᱮ ᱦᱚᱸ ᱵᱷᱟᱹᱞᱤ ᱜᱮᱭᱟ ᱟᱨ ᱚᱱᱟᱛᱮ ᱟᱹᱰᱤ ᱦᱮᱞᱫᱤ ᱜᱮᱭᱟ᱾ ᱡᱚᱛᱚ ᱦᱚᱲ ᱜᱮ ᱱᱚᱝᱠᱟ ᱤᱥᱤᱱ ᱠᱟᱛᱮ ᱡᱚᱢ ᱛᱟᱵᱚᱱ ᱯᱮ᱾ ᱱᱚᱣᱟ ᱩᱛᱩ ᱟᱛᱮ ᱟᱭᱢᱟ ᱫᱟᱠᱟ ᱵᱚᱱ ᱡᱚᱢ ᱫᱟᱲᱮᱭᱟᱜᱼᱟ᱾ ᱢᱟ ᱛᱚᱵᱮ ᱱᱚᱣᱟ ᱵᱷᱤᱰᱤᱭᱳ ᱡᱩᱫᱤ ᱯᱮ ᱠᱩᱥᱤ ᱟᱠᱟᱫ ᱠᱷᱟᱱ ᱞᱟᱭᱤᱠ, ᱥᱮᱭᱟᱨ, ᱠᱚᱢᱮᱱᱴ ᱟᱨ ᱥᱟᱵᱥᱠᱨᱟᱭᱤᱵᱽ ᱛᱟᱵᱚᱱ ᱯᱮ᱾ ᱵᱮᱞ ᱟᱭᱠᱚᱱ ᱵᱚᱴᱚᱱ ᱯᱨᱮᱥ ᱫᱚ ᱟᱞᱚ ᱯᱮ ᱦᱤᱲᱤᱧᱟ᱾